ᱠᱚ ᱟᱹᱫᱤᱵᱟᱹᱥᱤ ᱨᱳᱡᱽᱜᱟᱨ ᱠᱚ ᱧᱟᱢ ᱮᱫᱟ ᱵᱟᱝ ᱫᱚ ᱱᱚᱠᱨᱤ ᱪᱟᱹᱠᱨᱤ ᱠᱚ ᱧᱟᱢ ᱮᱫᱟ ᱵᱟᱝ ᱫᱚ ᱥᱟᱱᱛᱷᱟᱞᱤ ᱨᱟᱡᱽ ᱵᱷᱟᱥᱟ ᱱᱚᱰᱮ ᱞᱟᱹᱜᱩᱜ ᱠᱟᱱᱟ ᱡᱷᱟᱲᱠᱷᱚᱸᱰ ᱟᱞᱟᱜᱽ ᱞᱟᱹᱜᱤᱫ ᱛᱤᱱᱟᱹᱜ ᱦᱚᱲ ᱱᱚᱰᱮ ᱡᱤᱣᱤ ᱠᱚ ᱟᱞᱟᱭ ᱠᱟᱜᱼᱟ ᱛᱤᱱᱟᱹᱜ ᱛᱤᱨᱞᱟᱹ ᱠᱚᱠᱚ ᱴᱩᱣᱟᱹᱨ ᱟᱠᱟᱱᱟ ᱨᱟᱺᱰᱤ ᱟᱠᱟᱱᱟ ᱛᱤᱱᱟᱹᱜ ᱜᱤᱫᱽᱨᱟᱹ ᱠᱚᱠᱚ ᱴᱩᱣᱟᱹᱨ ᱟᱠᱟᱱᱟ ᱱᱚᱣᱟ ᱡᱷᱟᱲᱠᱷᱚᱸᱰ ᱫᱤᱥᱚᱢ ᱞᱟᱹᱜᱤᱫ ᱮᱱ ᱠᱟᱛᱮ ᱵᱟᱫ ᱨᱮᱦᱚᱸ

ᱥᱟᱱᱟᱢ ᱥᱛᱷᱟᱱᱤᱛᱤ ᱦᱚᱸ ᱵᱮᱱᱟᱣ ᱮᱱᱟ ᱨᱳᱡᱽᱜᱟᱨ ᱱᱤᱛᱤ ᱠᱚ ᱵᱮᱱᱟᱣ ᱠᱮᱫᱟ ᱢᱮᱱᱠᱷᱟᱱ ᱚᱱᱟ ᱥᱚᱸᱜᱮ ᱛᱮᱜᱮ ᱡᱷᱟᱨᱠᱷᱚᱸᱰ ᱨᱟᱡᱽ ᱟᱞᱟᱜᱽ ᱠᱟᱱᱟ ᱱᱚᱰᱮ ᱫᱚ ᱪᱮᱫ ᱦᱚᱸ ᱵᱟᱝ ᱦᱩᱭ ᱟᱠᱟᱱᱟ ᱱᱤᱛ ᱦᱟᱹᱵᱤᱡ ᱛᱮ ᱛᱤᱥ ᱦᱩᱭᱩᱜᱼᱟ ᱵᱟᱝ ᱫᱚ ᱥᱟᱱᱛᱷᱟᱞᱤ ᱨᱟᱡᱽ ᱵᱷᱟᱥᱟ ᱵᱮᱱᱟᱣ ᱟᱠᱟᱱᱟ ᱟᱨ ᱵᱟᱝ ᱫᱚ ᱟᱹᱫᱤᱵᱟᱹᱥᱤ ᱚᱠᱚᱭ ᱵᱤᱠᱟᱥ ᱨᱮᱭᱟᱜ ᱭᱳᱡᱚᱱᱟ ᱵᱮᱱᱟᱜ ᱠᱟᱱᱟ ᱱᱚᱣᱟ ᱡᱷᱟᱨᱠᱷᱚᱸᱰ ᱵᱮᱱᱟᱣ ᱨᱮᱭᱟᱜ ᱩᱫᱽᱫᱮᱥ ᱫᱚ ᱪᱮᱫ ᱛᱟᱦᱮᱸ ᱠᱟᱱᱟ ᱥᱤᱫᱩ ᱠᱟᱹᱱᱦᱩ ᱪᱟᱸᱫᱽ ᱵᱷᱟᱭᱨᱚ ᱵᱤᱨᱥᱟ ᱢᱩᱱᱰᱟ ᱛᱤᱞᱠᱟ ᱢᱟᱹᱡᱷᱤᱭᱟᱜ ᱠᱩᱠᱢᱩ ᱵᱟᱝ ᱯᱩᱨᱟᱹᱜ ᱠᱟᱱᱟ ᱛᱤᱥ ᱯᱩᱨᱟᱹᱜᱼᱟ ᱱᱚᱣᱟ ᱡᱷᱟᱨᱠᱷᱚᱸᱰ ᱨᱮ ᱟᱹᱫᱤᱵᱟᱹᱥᱤ ᱱᱤᱛ ᱦᱚᱸ ᱵᱟᱦᱟᱨ ᱛᱮ ᱠᱟᱹᱢᱤ ᱠᱚ ᱪᱟᱞᱟᱜ ᱠᱟᱱᱟ ᱱᱤᱛ ᱦᱚᱸ ᱫᱮᱦᱟᱛ ᱨᱮᱱ ᱦᱚᱲ ᱵᱟᱦᱟᱨ ᱛᱮ ᱠᱟᱹᱢᱤ ᱪᱟᱞᱟᱜ ᱠᱟᱱᱟ ᱠᱚ ᱢᱤᱫ ᱵᱤᱛᱟᱹ ᱞᱟᱡ ᱟᱹᱥᱩᱞ ᱞᱟᱹᱜᱤᱫ ᱡᱷᱟᱨᱠᱷᱚᱸᱰ ᱫᱚ ᱱᱚᱣᱟ ᱞᱟᱹᱜᱤᱫ ᱵᱷᱮᱜᱟᱨ ᱞᱮᱱᱟ ᱱᱤᱛ ᱦᱚᱸ ᱟᱵᱚᱨᱮᱱ ᱜᱚᱜᱚ ᱢᱤᱥᱨᱟ ᱵᱟᱦᱟᱨ ᱛᱮ ᱠᱟᱹᱢᱤ ᱠᱚ ᱪᱟᱞᱟᱜ ᱠᱟᱱᱟ ᱠᱷᱟᱞᱟᱜ ᱯᱷᱩᱲᱩᱜ ᱫᱟᱠᱚ ᱟᱹᱠᱷᱨᱤᱧ ᱫᱟᱠᱚ ᱡᱚᱱᱚᱜ ᱠᱚ ᱟᱹᱠᱷᱨᱤᱧ ᱫᱟ ᱯᱟᱛᱲᱟ ᱠᱚ ᱟᱹᱠᱷᱨᱤᱧ ᱫᱟ ᱱᱚᱣᱟ ᱫᱚ ᱴᱷᱤᱠ ᱜᱮ ᱧᱮᱞᱚᱜ ᱠᱟᱱᱟ ᱱᱚᱣᱟ ᱞᱟᱹᱜᱤᱫ ᱡᱷᱟᱲᱠᱷᱚᱸᱰ ᱵᱮᱜᱟᱣ ᱠᱟᱱᱟ ᱟᱵᱚᱨᱮᱱ ᱜᱮ ᱨᱟᱥᱴᱨᱚᱯᱚᱛᱤ ᱟᱵᱚᱨᱮᱱ ᱜᱮ ᱢᱩᱠᱷᱭᱚᱢᱚᱱᱛᱨᱤ ᱮᱱᱦᱚᱸ ᱟᱹᱫᱤᱵᱟᱹᱥᱤᱭᱟᱜ ᱱᱚᱣᱟ ᱫᱟᱥᱟ ᱱᱚᱰᱮᱱ ᱠᱚ ᱱᱮᱛᱟ ᱪᱮᱫ ᱠᱚ ᱦᱩᱫᱤᱥ ᱫᱟ ᱛᱤᱥ ᱱᱚᱰᱮᱱ ᱠᱚ ᱦᱚᱲ ᱞᱟᱹᱜᱤᱫ ᱡᱳᱡᱚᱱᱟ ᱠᱚ ᱵᱮᱱᱟᱣᱟ ᱱᱚᱰᱮᱱ ᱠᱚ ᱢᱩᱞᱵᱟᱥᱤ ᱞᱟᱹᱜᱤᱫ ᱚᱱᱟ ᱤᱭᱟᱹᱛᱮ ᱟᱵᱚ ᱥᱚᱝᱜᱷᱚᱴᱤᱛ ᱦᱩᱭᱩᱜ ᱛᱟᱵᱚᱱᱟ ᱛᱟᱵ ᱜᱮ ᱡᱟᱦᱟᱱᱟᱜ ᱵᱚᱱ ᱪᱮᱠᱟ ᱫᱟᱲᱮᱭᱟᱜᱼᱟ ᱵᱤᱱᱟᱹ ᱟᱱᱫᱳᱞᱚᱱ ᱛᱮ ᱱᱤᱛ ᱦᱟᱹᱵᱤᱡ ᱪᱮᱫ ᱦᱚᱸ ᱵᱟᱝ ᱧᱟᱢ ᱟᱠᱟᱱᱟ ᱟᱱᱫᱳᱞᱚᱱ ᱵᱚᱱ ᱥᱟᱱᱛᱷᱟᱞᱤ ᱨᱟᱡᱽ ᱵᱷᱟᱥᱟ ᱦᱚᱸᱵᱚᱱ ᱵᱮᱱᱟᱣ ᱦᱚᱪᱚᱭᱟ ᱟᱨ ᱱᱚᱰᱮ ᱨᱳᱡᱽᱜᱟᱨ ᱱᱤᱛᱤ ᱥᱛᱷᱟᱱ ᱱᱤᱛᱤ ᱞᱟᱹᱜᱤᱫ ᱦᱚᱸ ᱟᱱᱫᱳᱞᱚᱱ ᱚᱱᱟ ᱵᱚ ᱵᱮᱱᱟᱣᱟ ᱟᱨ ᱵᱟᱝᱠᱷᱟᱱ ᱱᱚᱰᱮ ᱫᱚ ᱱᱩᱠᱩ ᱱᱮᱛᱟ ᱫᱚ ᱟᱠᱚᱣᱟᱜ ᱠᱷᱟᱹᱞᱤ ᱵᱤᱠᱟᱥ ᱦᱩᱭᱩᱜᱼᱟ ᱯᱟᱵᱽᱞᱤᱠ ᱟᱜ ᱵᱤᱯᱟᱥ ᱥᱟᱞᱟᱜ ᱠᱳᱭ ᱢᱚᱛᱞᱚᱵ ᱵᱟᱹᱱᱩᱜ ᱛᱟᱠᱚᱣᱟ ᱛᱤᱥ ᱠᱚ ᱵᱮᱱᱟᱣᱟ ᱥᱛᱷᱟᱱ ᱱᱤᱛᱤ ᱛᱤᱥ ᱠᱚ ᱵᱮᱱᱟᱣᱟ ᱨᱳᱡᱽᱜᱟᱨ ᱱᱤᱛᱤ ᱛᱤᱥ ᱥᱟᱱᱛᱷᱟᱞᱤ ᱵᱷᱟᱥᱟ ᱱᱚᱰᱮ ᱞᱟᱹᱜᱩᱜᱼᱟ ᱱᱚᱣᱟ ᱞᱟᱹᱜᱤᱫ ᱡᱷᱟᱲᱠᱷᱚᱸᱰ ᱵᱷᱮᱜᱟᱨ ᱞᱮᱱᱟ ᱡᱟᱵ ᱱᱚᱰᱮᱱ ᱠᱚ ᱦᱚᱲ ᱵᱟᱦᱟᱨ ᱛᱮᱠᱚ ᱯᱟᱞᱟᱭᱮᱱ ᱛᱮ ᱱᱚᱠᱨᱤ ᱞᱟᱹᱜᱤᱫ ᱵᱟᱦᱟᱨ ᱛᱮ ᱨᱳᱡᱽᱜᱟᱨ ᱞᱟᱹᱜᱤᱫ ᱠᱚ ᱯᱟᱞᱟᱭᱮᱱ ᱫᱟ ᱱᱚᱣᱟ ᱞᱟᱹᱜᱤᱫ ᱡᱷᱟᱲᱠᱷᱚᱸᱰ ᱵᱮᱱᱟᱣ ᱞᱮᱱᱟ ᱚᱱᱟᱛᱮ ᱵᱚᱭᱟ ᱠᱚ ᱟᱵᱚ ᱮᱵᱷᱮᱱ ᱦᱩᱭᱩᱜ ᱛᱟᱵᱚᱱᱟ ᱱᱮᱛᱟ ᱢᱚᱱᱛᱨᱤᱭᱟᱜ ᱵᱚᱱ ᱵᱤᱨᱳᱫᱷ ᱢᱟ ᱦᱮᱢᱚᱱᱛ ᱥᱚᱨᱮᱱ ᱠᱷᱚᱡ ᱱᱤᱵᱮᱫᱚᱱ ᱢᱮᱱᱟᱜᱼᱟ ᱱᱚᱰᱮ ᱡᱷᱟᱨᱠᱷᱚᱸᱰ ᱨᱮ ᱛᱤᱱᱟᱹᱜ ᱡᱚᱞᱫᱤ ᱦᱩᱭ ᱫᱟᱲᱮᱭᱟᱜᱼᱟ ᱥᱟᱱᱛᱷᱟᱞᱤ ᱨᱟᱡᱽ ᱵᱷᱟᱥᱟ ᱵᱮᱱᱟᱣ ᱢᱮ ᱟᱹᱫᱤᱵᱟᱹᱥᱤ ᱢᱩᱞᱵᱟᱹᱥᱤ ᱞᱟᱹᱜᱤᱫ ᱨᱳᱡᱽᱱᱟ ᱵᱮᱱᱟᱣ ᱢᱮ ᱤᱱᱟᱹᱜ ᱢᱮᱱ ᱠᱟᱛᱮ ᱜᱤᱧ ᱢᱩᱪᱟᱹᱫ ᱠᱮᱫᱟ ᱡᱚᱛᱚ ᱠᱚ ᱡᱚᱦᱟᱨ